ᱯᱚᱴᱚᱞ ᱫᱚ ᱢᱚᱡᱽ ᱚᱠᱚᱡ ᱛᱮᱵᱚᱱ ᱟᱹᱨᱩᱵ ᱥᱟᱯᱷᱟ ᱟᱠᱟᱫᱟ ᱵᱷᱩᱛᱲᱩ ᱧᱚᱜ ᱪᱷᱩᱨᱤ ᱠᱤᱢᱵᱟ ᱚᱱᱟ ᱪᱟᱢᱚᱪ ᱪᱷᱩᱨᱤ ᱵᱤᱱᱴᱷᱤ ᱡᱟᱦᱟᱸ ᱞᱮᱠᱟ ᱠᱟᱛᱮᱫ ᱜᱮ ᱫᱚᱢᱮ ᱫᱟᱹᱨᱭᱟᱹ ᱦᱟᱨᱛᱟ ᱫᱚ ᱵᱟᱵᱚᱱ ᱪᱷᱟᱰᱟᱣᱟ ᱱᱚᱝᱠᱟ ᱮᱛᱟᱝ ᱮᱛᱟᱝ ᱵᱚᱱ ᱪᱷᱟᱰᱟᱣᱟ ᱯᱚᱴᱚᱞ ᱫᱚ ᱦᱚᱸᱜᱼᱚ ᱱᱚᱝᱠᱟ ᱵᱚᱱ ᱩᱨ ᱠᱮᱫᱟ ᱡᱚᱛᱚ ᱜᱮ ᱦᱚᱸᱜᱼᱚ ᱱᱚᱝᱠᱟ ᱵᱚᱱ ᱩᱨ ᱟᱠᱟᱫᱟ ᱮᱛᱟᱝ ᱮᱛᱟᱝ ᱚᱸᱰᱮ ᱯᱮᱭᱟ ᱟᱹᱞᱩ ᱠᱩᱠᱟᱨ ᱨᱮᱵᱚᱱ ᱥᱤᱫᱽᱫᱷᱚ ᱞᱮᱜᱮ ᱯᱚᱴᱚᱞ ᱫᱚ ᱦᱚᱸᱜᱼᱚ ᱱᱚᱝᱠᱟ ᱛᱟᱞᱟ ᱨᱮᱵᱚᱱ ᱜᱮᱫ ᱠᱮᱫᱟ ᱵᱩᱛᱨᱩ ᱪᱷᱩᱨᱤ ᱛᱮ ᱦᱚᱸᱜᱼᱚ ᱱᱚᱝᱠᱟ ᱵᱷᱤᱛᱤᱨ ᱨᱮᱱᱟᱜ ᱡᱟᱝ ᱫᱚᱵᱚᱱ ᱚᱰᱚᱠ ᱮᱫᱟ ᱡᱚᱛᱚ ᱯᱚᱴᱚᱞ ᱨᱮᱱᱟᱜ ᱡᱟᱝ ᱛᱮᱫ ᱵᱚᱱ ᱚᱰᱚᱠ ᱠᱮᱫᱟ ᱯᱚᱴᱚᱞ ᱨᱮᱱᱟᱜ ᱡᱟᱝ ᱟᱨ ᱥᱚᱣᱟᱵᱤᱱ ᱫᱚ ᱱᱚᱣᱟ ᱜᱨᱟᱭᱤᱱᱰᱟᱨ ᱡᱟᱨ ᱨᱮᱵᱚᱱ ᱫᱚᱦᱚᱭᱮᱫᱟ ᱟᱨ ᱵᱚᱱ ᱯᱮᱥᱴᱟ ᱟᱹᱞᱩ ᱫᱚ ᱱᱚᱝᱠᱟ ᱵᱚᱱ ᱥᱤᱯᱤ ᱫᱚᱦᱚ ᱠᱟᱫᱟ ᱥᱩᱱᱩᱢ ᱫᱚ ᱞᱚᱞᱚᱭᱮᱱ ᱛᱟᱵᱚᱱᱟ ᱱᱚᱣᱟ ᱯᱚᱴᱚᱞ ᱦᱟᱞᱠᱟ ᱦᱟᱞᱠᱟ ᱵᱚᱱ ᱵᱷᱟᱡᱟ ᱞᱮᱜᱮ ᱡᱚᱛᱚ ᱡᱚᱛᱚ ᱯᱚᱴᱚᱞ ᱵᱷᱟᱡᱟ ᱠᱟᱛᱮ ᱱᱚᱰᱮ ᱵᱚᱱ ᱫᱚᱦᱚ ᱠᱟᱫᱟ ᱯᱮᱸᱭᱟᱡᱽ ᱠᱷᱟᱸᱡᱚ ᱠᱟᱛᱮ ᱱᱚᱝᱠᱟ ᱵᱚᱱ ᱜᱷᱟᱱᱴᱟᱭᱮᱫᱟ ᱯᱮᱸᱭᱟᱡᱽ ᱫᱚ ᱵᱷᱟᱡᱟ ᱧᱚᱜ ᱮᱱ ᱛᱟᱵᱚᱱᱟ ᱯᱚᱴᱚᱞ ᱨᱮᱱᱟᱜ ᱡᱟᱝ ᱟᱨ ᱥᱚᱭᱟᱵᱤᱱ ᱵᱚᱱ ᱥᱤᱯᱤ ᱢᱮᱥᱟ ᱞᱮᱫᱟ ᱜᱨᱟᱭᱤᱱᱰ ᱞᱮᱫᱟ ᱵᱚᱱ ᱚᱱᱟ ᱵᱚᱱ ᱠᱷᱟᱸᱡᱚᱭᱮᱫᱟ ᱱᱚᱣᱟ ᱫᱚ ᱵᱷᱟᱡᱟ ᱧᱚᱜ ᱮᱱ ᱛᱟᱵᱚᱱᱟ ᱟᱞᱩ ᱦᱚᱸ ᱚᱱᱟ ᱥᱟᱶ ᱛᱮᱜᱮ ᱵᱚᱱ ᱜᱷᱟᱱᱴᱟ ᱢᱮᱥᱟ ᱞᱮᱜᱮ ᱵᱩᱞᱩᱝ ᱟᱨ ᱜᱩᱸᱰᱟᱹ ᱢᱚᱥᱞᱟ ᱠᱚ ᱞᱟᱜᱟᱣ ᱠᱟᱛᱮ ᱱᱚᱝᱠᱟ ᱵᱚᱱ ᱠᱚᱥᱟᱣ ᱧᱚᱜ ᱮᱫᱟ ᱱᱚᱣᱟ ᱯᱞᱮᱴ ᱨᱮᱵᱚᱱ ᱟᱬᱜᱚ ᱠᱮᱫᱟ ᱱᱚᱜᱼᱚᱭ ᱱᱚᱣᱟ ᱡᱟᱦᱟᱸ ᱵᱚᱱ ᱦᱚᱸᱰᱟᱜ ᱠᱮᱫᱟ ᱚᱱᱟ ᱯᱚᱴᱚᱞ ᱨᱮᱵᱚᱱ ᱥᱟᱢᱵᱟᱣᱟ ᱡᱚᱛᱚ ᱯᱚᱴᱚᱞ ᱨᱮ ᱚᱱᱠᱟ ᱵᱚᱱ ᱥᱟᱢᱵᱟᱣ ᱠᱮᱫᱟ ᱪᱟᱢᱚᱪ ᱥᱩᱱᱩᱢ ᱫᱚ ᱞᱚᱞᱚᱭᱮᱱ ᱛᱟᱵᱚᱱᱟ ᱢᱟᱹᱨᱤᱪ ᱵᱚᱱ ᱯᱷᱚᱲᱟᱱᱟᱜ ᱠᱟᱱᱟ ᱟᱨ ᱢᱤᱫᱴᱟᱝ ᱛᱮᱡᱽᱯᱟᱛᱟ ᱵᱚᱱ ᱮᱢ ᱠᱮᱫᱟ ᱯᱷᱚᱲᱚᱱ ᱠᱚ ᱮᱢ ᱵᱟᱲᱟ ᱠᱟᱛᱮ ᱜᱨᱟᱭᱤᱱᱰᱟᱨ ᱡᱟᱨ ᱨᱮ ᱚᱱᱟ ᱢᱚᱥᱞᱟ ᱵᱚᱱ ᱯᱮᱥᱴ ᱞᱮᱫᱟ ᱚᱱᱟ ᱵᱚᱱ ᱠᱷᱟᱸᱡᱚᱭᱮᱫᱟ ᱵᱩᱞᱩᱝ ᱵᱚᱱ ᱞᱟᱜᱟᱣᱟᱜ ᱠᱟᱱᱟ ᱟᱫᱟᱜ ᱞᱮᱠᱟ ᱥᱟᱥᱟᱝ ᱵᱚᱱ ᱞᱟᱜᱟᱣ ᱮᱫᱟ ᱡᱤᱨᱟᱹ ᱜᱩᱸᱰᱟᱹ ᱵᱚᱱ ᱞᱟᱜᱟᱣ ᱮᱫᱟ ᱫᱷᱚᱱᱮ ᱜᱩᱸᱰᱟᱹ ᱵᱚᱱ ᱞᱟᱜᱟᱣ ᱮᱫᱟ ᱟᱹᱞᱩ ᱟᱨ ᱥᱚᱭᱟᱵᱤᱱ ᱨᱮᱱᱟᱜ ᱯᱩᱨ ᱡᱟᱦᱟᱸ ᱥᱟᱨᱮᱡ ᱢᱮᱱᱟᱜᱼᱟ ᱚᱱᱟ ᱵᱚᱱ ᱠᱷᱟᱸᱡᱚᱭ ᱮᱫᱟ ᱢᱚᱥᱞᱟ ᱟᱹᱨᱩᱵ ᱫᱟᱜ ᱮᱢ ᱠᱟᱛᱮ ᱱᱚᱝᱠᱟ ᱵᱚᱱ ᱜᱷᱟᱱᱴᱟ ᱧᱚᱜ ᱮᱫᱟ ᱦᱮᱰᱮᱡ ᱞᱟᱹᱜᱤᱫᱚᱜ ᱠᱟᱱᱟ ᱱᱤᱛᱚᱜ ᱜᱮ ᱡᱟᱦᱟᱸ ᱚᱱᱟ ᱯᱩᱨ ᱵᱚᱱ ᱥᱟᱸᱵᱟᱣ ᱟᱠᱟᱫᱟ ᱚᱱᱟ ᱯᱚᱴᱚᱞ ᱵᱚᱱ ᱠᱷᱟᱸᱡᱚᱭᱟ ᱡᱚᱛᱚ ᱯᱚᱴᱚᱞ ᱵᱚᱱ ᱠᱷᱟᱸᱡᱚ ᱠᱮᱫᱟ ᱟᱨ ᱟᱸᱪ ᱫᱚᱵᱚᱱ ᱠᱚᱢ ᱠᱟᱜᱼᱟ ᱟᱨ ᱢᱤᱫᱴᱟᱝ ᱛᱷᱟᱹᱨᱤ ᱛᱮᱵᱚᱱ ᱯᱚᱴᱚᱢ ᱦᱟᱛᱟᱲ ᱠᱟᱜᱼᱟ ᱟᱨ ᱜᱷᱟᱱᱴᱟ ᱫᱚ ᱵᱟᱵᱚᱱ ᱜᱷᱟᱱᱴᱟᱭᱟ᱾ ᱱᱚᱣᱟ ᱯᱞᱮᱴ ᱨᱮᱧ ᱞᱩ ᱩᱪᱟᱹᱲ ᱮᱫᱟ᱾ ᱩᱛᱩ ᱫᱚ ᱡᱚᱢ ᱞᱟᱹᱜᱤᱫ ᱱᱚᱣᱟ ᱯᱞᱮᱴ ᱨᱮᱧ ᱞᱩ ᱩᱪᱟᱹᱲ ᱠᱮᱫᱟ᱾ ᱨᱮᱰᱤᱭᱮᱱ ᱛᱟᱵᱚᱱᱟ᱾